ᱱᱚᱛᱮ ᱥᱤᱫᱷᱟᱹ ᱵᱚᱞᱚᱱᱟ ᱟᱨ ᱛᱮᱦᱮᱧ ᱫᱚ ᱱᱚᱣᱟ ᱟᱹᱛᱩ ᱨᱮᱱᱟᱜ ᱢᱟᱜ ᱢᱚᱬᱮ ᱦᱩᱭᱩᱜ ᱠᱟᱱᱟ ᱟᱨ ᱪᱚᱞᱚ ᱛᱚᱵᱮ ᱛᱮᱦᱮᱧ ᱫᱚ ᱚᱱᱟᱜᱤᱧ ᱫᱮᱠᱷᱟᱣ ᱟᱯᱮᱭᱟ ᱚᱱᱟ ᱠᱮᱫ ᱠᱚᱣᱟ ᱠᱚ ᱚᱱᱟ ᱫᱷᱟᱨᱟ ᱵᱚᱸᱜᱟ ᱠᱚ ᱟᱬᱜᱚ ᱠᱟᱱᱟ ᱠᱚ ᱨᱩᱢᱩᱜ ᱠᱟᱱᱟ ᱠᱚ ᱪᱚᱞᱚ ᱚᱱᱟᱜᱮ ᱫᱮᱠᱷᱟᱣ ᱟᱯᱮ ᱠᱟᱱᱟ ᱪᱮᱫ ᱞᱮᱠᱟᱱᱟᱜ ᱦᱩᱭᱩᱜ ᱠᱟᱱᱟ ᱨᱩ ᱠᱚ ᱯᱩᱨᱟᱹ ᱟᱸᱡᱚᱢᱚᱜ ᱠᱟᱱᱟ ᱟᱸᱡᱚᱢᱚᱜ ᱠᱟᱱᱟ ᱥᱮ ᱵᱟᱝ ᱜᱮ ᱟᱯᱮ ᱴᱷᱮᱱ ᱫᱚ ᱴᱷᱤᱠ ᱜᱮᱭᱟ ᱛᱚᱵᱮ ᱪᱚᱞᱚᱧ ᱫᱮᱠᱷᱟᱣ ᱟᱯᱮ ᱠᱟᱱᱟ ᱵᱞᱚᱜᱽ ᱨᱮ ᱠᱚᱱᱴᱤᱱᱤᱭᱩ ᱛᱟᱦᱮᱱ ᱯᱮ

ᱠᱟᱹᱴᱤᱡ ᱵᱷᱤᱲ ᱜᱮ ᱜᱚᱴᱟ ᱮᱥᱮᱫ ᱵᱟᱲᱟ ᱟᱠᱟᱱᱟ ᱥᱮ ᱮᱱᱠᱷᱟᱱ ᱫᱚ ᱵᱚᱛᱚᱨ ᱥᱮ ᱵᱚᱞᱚ ᱠᱟᱛᱮ ᱧᱮᱞ ᱧᱚᱜ ᱦᱩᱭᱩᱜᱼᱟ ᱟᱨ ᱠᱟᱹᱴᱤᱡ ᱮᱱᱮᱡ ᱦᱚᱸ ᱮᱱᱮᱡ ᱵᱟᱲᱟ ᱧᱚᱜ ᱦᱩᱭᱩᱜᱼᱟ ᱯᱷᱤᱨ ᱮᱱᱮᱡ ᱮᱱᱮᱡ ᱛᱮ ᱱᱟᱜ ᱱᱟᱭᱠᱮ ᱤᱫᱤᱭᱮ ᱡᱟᱦᱮᱨ ᱦᱮᱸᱥᱮ ᱟᱨ ᱱᱤᱛᱚᱝ ᱫᱚ ᱱᱟᱦᱟᱜ ᱵᱚᱸᱜᱟ ᱵᱩᱨᱩ ᱪᱟᱞᱟᱜ ᱠᱟᱱᱟ ᱛᱟᱵᱚᱱ ᱟᱨ ᱮᱱᱮᱡ ᱠᱚᱫᱚ ᱮᱱᱮᱡ ᱠᱟᱱᱟ ᱠᱚ ᱵᱚᱸᱜᱟ ᱵᱩᱨᱩ ᱠᱚ ᱦᱩᱭ ᱵᱟᱲᱟ ᱠᱟᱛᱮᱫ ᱱᱟᱦᱟᱜ ᱟᱫᱚ ᱨᱩᱢᱩᱜ ᱠᱚᱫᱚ ᱱᱟᱦᱟᱜ ᱨᱩᱢ ᱨᱩᱢ ᱛᱮᱜᱮ ᱡᱟᱦᱮᱨ ᱠᱚ ᱪᱟᱞᱟᱜᱼᱟ ᱱᱤᱛᱚᱝ ᱫᱚ ᱚᱰᱚᱠ ᱠᱚ ᱞᱟᱹᱜᱤᱫᱼᱟ ᱱᱟᱦᱟᱜ ᱱᱤᱛᱚᱝ ᱠᱩᱞᱦᱤ ᱞᱮ ᱚᱰᱚᱠᱮᱱᱟ ᱱᱟᱦᱟᱜ ᱮᱱᱮᱡ ᱮᱱᱮᱡ ᱛᱮ ᱟᱨ ᱢᱤᱫᱴᱤᱡ ᱟᱨ ᱤᱧ ᱱᱚᱛᱮᱱᱟᱜ ᱢᱤᱫᱴᱤᱡ ᱡᱤᱱᱤᱥ ᱱᱚᱣᱟᱧ ᱠᱩᱥᱤᱭᱟᱫᱟ ᱠᱤ ᱰᱟᱺᱜᱩᱣᱟᱹ ᱠᱩᱲᱤ ᱫᱚ ᱱᱟᱦᱟᱜ ᱵᱷᱮᱜᱟᱨ ᱛᱮᱜᱮ ᱱᱟᱦᱟᱜ ᱮᱱᱮᱡ ᱟᱠᱚ ᱢᱟᱱᱮ ᱠᱤ ᱵᱷᱮᱜᱟᱨ ᱞᱟᱭᱤᱱ ᱨᱮ ᱟᱨ ᱡᱟᱦᱟᱸᱭ ᱜᱤᱫᱽᱨᱟᱹ ᱠᱚ ᱧᱮᱞᱮᱫ ᱠᱚᱣᱟ ᱯᱮ ᱩᱱᱠᱩ ᱜᱤᱫᱽᱨᱟᱹ ᱠᱚ ᱞᱟᱹᱜᱤᱫ ᱵᱷᱮᱜᱟᱨ ᱞᱟᱭᱤᱱ ᱠᱟᱱᱟ ᱟᱨ ᱡᱟᱦᱟᱸ ᱟᱞᱮ ᱠᱷᱚᱱ ᱡᱟᱦᱟᱸ ᱯᱟᱹᱪᱷᱞᱟᱹ ᱨᱮ ᱢᱮᱱᱟᱜ ᱠᱚᱣᱟ ᱩᱱᱠᱩ ᱫᱚ ᱵᱟᱹᱦᱩ ᱠᱩᱲᱤ ᱫᱟᱹᱭ ᱛᱟᱠᱚ ᱟᱭᱳ ᱛᱟᱠᱚ ᱠᱟᱱᱟ ᱠᱚ ᱱᱚᱣᱟ ᱟᱹᱰᱤ ᱱᱟᱯᱟᱭ

ᱟᱨ ᱱᱚᱰᱮ ᱫᱚ ᱱᱟᱦᱟᱜ ᱢᱚᱬᱮ ᱴᱷᱮᱱ ᱞᱮ ᱜᱚᱰ ᱮᱜᱼᱟ ᱟᱨ ᱟᱢ ᱯᱟᱹᱪᱷᱞᱟᱹ ᱨᱮ ᱢᱮᱱᱟᱜᱼᱟ ᱚᱸᱰᱮ ᱦᱚᱸ ᱱᱟᱦᱟᱜ ᱵᱚᱸᱜᱟ ᱡᱚᱦᱟᱨ ᱦᱩᱭᱩᱜᱼᱟ

ᱟᱨ ᱱᱤᱛᱚᱝ ᱫᱚ ᱡᱟᱦᱮᱨ ᱠᱷᱚᱱ ᱚᱲᱟᱜ ᱞᱮ ᱦᱮᱡ ᱮᱱᱟ ᱱᱟᱭᱠᱮ ᱱᱟᱦᱟᱜ ᱤᱫᱤ ᱦᱚᱴᱚ ᱠᱟᱛᱮᱱ ᱮᱱᱮᱡ ᱦᱩᱭᱮᱱᱟ ᱟᱨ ᱱᱤᱛᱚᱝ ᱫᱚ ᱱᱟᱦᱟᱜ ᱡᱟᱦᱮᱨ ᱨᱩᱢᱩᱜ ᱠᱟᱱ ᱛᱟᱦᱮᱱ ᱠᱚ ᱩᱱᱠᱩ ᱵᱚᱸᱜᱟ ᱠᱚ ᱥᱩᱢᱟᱹᱱ ᱠᱮᱫ ᱠᱚᱣᱟ ᱟᱨ ᱱᱤᱛᱚᱝ ᱫᱚ ᱱᱟᱦᱟᱜ ᱡᱟᱦᱟᱱᱟᱜ ᱢᱮᱨᱚᱢ ᱠᱚ ᱱᱟᱦᱟᱜ ᱵᱚᱸᱜᱟ ᱠᱮᱫ ᱠᱚᱣᱟ ᱩᱱᱠᱩ ᱠᱚ ᱱᱟᱦᱟᱜ ᱱᱤᱛᱚᱝ ᱜᱮᱫ ᱠᱟᱹᱴᱤᱧ ᱪᱟᱞᱟᱜ ᱠᱟᱱᱟ ᱯᱷᱤᱨ ᱱᱤᱛᱚᱝ ᱚᱱᱟ ᱠᱷᱤᱪᱲᱤ ᱱᱟᱜ ᱤᱥᱤᱱᱟ ᱟᱨ ᱠᱷᱤᱪᱲᱤ ᱤᱥᱤᱱ ᱠᱟᱛᱮᱱ ᱫᱷᱤᱱᱟᱹᱝ ᱫᱷᱤᱱᱟᱹᱝ ᱱᱟᱜ ᱪᱟᱞᱟᱜ ᱞᱟᱹᱜᱤᱫ ᱥᱟᱢ ᱥᱟᱢ ᱱᱟᱜ ᱪᱟᱞᱟᱜ ᱟᱞᱮ ᱡᱟᱦᱮᱨ ᱞᱟᱹᱜᱤᱫ ᱛᱮ ᱟᱨ ᱫᱷᱤᱱᱟᱹᱝ ᱦᱚᱸ ᱮᱱᱮᱡ ᱦᱩᱭᱩᱜᱼᱟ ᱟᱨ ᱱᱟᱭᱠᱮ ᱵᱟᱵᱟ ᱱᱟᱜ ᱮᱱᱮᱡ ᱠᱟᱛᱮᱱ ᱟᱹᱜᱩᱭᱮᱭᱟ ᱛᱚ ᱟᱢ ᱛᱮᱦᱮᱧ ᱫᱚ ᱱᱟᱜ ᱵᱟᱭ ᱤᱥᱤᱱᱚᱜᱼᱟ ᱚᱲᱟᱜ ᱨᱮ ᱫᱟᱠᱟ ᱠᱚᱫᱚ ᱱᱟᱜ ᱡᱟᱦᱮᱨ ᱨᱮᱜᱮ ᱱᱟᱜ ᱵᱮᱱᱟᱣ ᱟᱠᱚ ᱥᱚᱲᱮ ᱡᱟᱦᱟᱱᱟᱜ ᱵᱚᱸᱜᱟ ᱟᱠᱟᱫ ᱠᱚᱣᱟ ᱢᱮᱨᱚᱢ ᱠᱚ ᱚᱱᱟ ᱨᱮᱭᱟᱜ ᱜᱮ ᱱᱟᱜ ᱛᱚ ᱥᱟᱢ ᱠᱚᱜᱮ ᱪᱟᱞᱟᱜᱼᱟ ᱟᱨ ᱱᱚᱰᱮ ᱱᱟᱜ ᱡᱚᱢᱟ ᱡᱟᱦᱮᱨ ᱨᱮᱜᱮ ᱟᱨ ᱢᱟᱢᱚ ᱯᱤᱪᱷᱮ ᱨᱮ ᱢᱮᱱᱟᱭᱟ ᱢᱟᱢᱤ ᱥᱟᱭᱤᱰ ᱨᱮ ᱟᱨ ᱟᱞᱮ ᱞᱮ ᱪᱟᱞᱟᱜ ᱠᱟᱱᱟ ᱱᱤᱛᱚᱝ ᱡᱟᱦᱮᱨ ᱥᱚᱲᱮ ᱡᱚᱢ ᱟᱨ ᱵᱷᱤᱰᱤᱭᱳ ᱦᱚᱸ ᱛᱟᱵᱚᱱ ᱥᱟᱺᱜᱤᱧ ᱮᱱᱟ ᱥᱮ ᱮᱱᱠᱷᱟᱱ ᱚᱱᱟ ᱞᱟᱹᱜᱤᱫ ᱛᱮ ᱱᱚᱣᱟ ᱫᱚ ᱱᱮᱠᱥᱴ ᱵᱞᱚᱜ ᱨᱮᱵᱚᱱ ᱧᱮᱞᱟ ᱛᱟᱺᱜᱤ ᱛᱟᱦᱮᱱ ᱯᱮ ᱛᱟᱵᱚ ᱥᱟᱱᱟᱢ ᱠᱚᱜᱮ ᱡᱚᱦᱟᱨ